ᱵᱷᱟᱥᱟ ᱤᱫᱤ ᱠᱟᱛᱮ ᱡᱩᱫᱤ ᱵᱚᱱ ᱢᱮᱱᱟ ᱵᱟᱭᱤᱥᱮ ᱰᱤᱥᱮᱢᱵᱚᱨ ᱫᱩ ᱦᱟᱡᱟᱨ ᱛᱤᱱ ᱥᱟᱞ ᱨᱮ ᱥᱟᱱᱛᱟᱞᱤ ᱯᱟᱹᱨᱥᱤ ᱡᱤᱛᱠᱟᱹᱨ ᱮᱱᱟ ᱥᱮ ᱟᱸᱜᱚᱪ ᱮᱱᱟ ᱟᱫᱚ ᱱᱚᱣᱟ ᱡᱟᱦᱟᱸ ᱥᱚᱨᱠᱟᱨᱤ ᱥᱠᱩᱞ ᱠᱚ ᱢᱮᱱᱟᱜᱼᱟ ᱥᱟᱱᱛᱟᱞᱤ ᱢᱤᱰᱤᱭᱟᱢ ᱤᱫᱤ ᱠᱟᱛᱮ ᱛᱤᱱᱟᱹᱜ ᱴᱟ ᱠᱟᱹᱢᱤ ᱞᱟᱦᱟ ᱟᱠᱟᱱᱟ ᱱᱤᱭᱟᱹ ᱫᱚ ᱤᱫᱤ ᱠᱟᱛᱮ ᱢᱤᱫ ᱵᱟᱨ ᱠᱟᱛᱷᱟ ᱢᱮᱱ ᱵᱤᱱ ᱵᱷᱟᱨᱚᱛ ᱫᱤᱥᱚᱢ ᱨᱮ ᱟᱵᱚ ᱟᱹᱫᱤᱵᱟᱹᱥᱤᱭᱟᱜ ᱵᱷᱟᱥᱟ ᱦᱩᱭᱩᱜ ᱠᱟᱱᱟ ᱥᱟᱱᱛᱟᱞᱤ ᱱᱚᱣᱟ ᱵᱷᱟᱥᱟ ᱵᱟᱭᱤᱥᱮ ᱰᱤᱥᱮᱢᱵᱚᱨ ᱫᱩ ᱦᱟᱡᱟᱨ ᱛᱤᱱ ᱥᱟᱞ ᱨᱮ ᱡᱚᱠᱷᱚᱱ ᱟᱹᱰᱤ ᱟᱭᱢᱟ ᱥᱚᱝᱜᱚᱴᱷᱚᱱ ᱨᱟᱣᱱᱟ ᱠᱟᱛᱮ ᱯᱟᱹᱨᱥᱤ ᱡᱤᱛᱠᱟᱹᱨ ᱥᱟᱨᱠᱟᱨ ᱢᱩᱨᱢᱩ ᱟᱹᱭᱩᱨ ᱛᱮ ᱡᱟᱦᱟᱸ ᱥᱚᱝᱵᱤᱫᱷᱟᱱ ᱨᱮ ᱥᱮᱞᱮᱫ ᱮᱱᱟ ᱥᱮᱞᱮᱫ ᱯᱚᱨ ᱱᱤᱛᱚᱜ ᱦᱚᱸ ᱢᱮᱱ ᱜᱟᱱᱚᱜᱼᱟ ᱵᱮᱝᱜᱚᱞ ᱨᱮ ᱠᱟᱹᱴᱤᱡ ᱠᱚ ᱟᱨᱟᱢᱵᱚ ᱠᱟᱫᱟ ᱠᱟᱹᱴᱤᱡ ᱫᱚᱠᱚ ᱡᱟ ᱤᱫᱤ ᱠᱟᱫᱟ ᱠᱚ ᱟᱫᱚ ᱠᱷᱟᱱ ᱱᱚᱣᱟ ᱯᱟᱹᱨᱥᱤ ᱱᱤᱛᱚᱝ ᱡᱟᱦᱟᱸ ᱥᱚᱝᱜᱚᱴᱷᱚᱱ ᱠᱚᱠᱚ ᱡᱩᱢᱤᱫ ᱮᱱᱟ ᱢᱟᱱᱮ ᱡᱩᱢᱤᱫ ᱠᱟᱛᱮ ᱠᱚ ᱜᱚᱲᱚᱣᱟᱫᱮ ᱛᱟᱦᱮᱸᱫ ᱱᱤᱛᱚᱝ ᱚᱱᱟ ᱥᱚᱝᱜᱚᱴᱷᱚᱱ ᱠᱚ ᱟᱠᱚ ᱟᱨ ᱢᱤᱫ ᱫᱷᱟᱣ ᱜᱚᱲᱚᱭ ᱞᱟᱜᱟᱜᱼᱟ ᱠᱟᱨᱚᱱ ᱫᱚ ᱦᱩᱭᱩᱜ ᱠᱟᱱᱟ ᱱᱚᱣᱟ ᱯᱚᱪᱷᱤᱢ ᱵᱚᱝᱜᱚ ᱥᱚᱨᱠᱟᱨ ᱡᱮᱵᱷᱟᱵᱮ ᱱᱚᱣᱟ ᱥᱟᱱᱛᱟᱲᱤ ᱱᱤᱭᱮ ᱮᱦᱚᱵ ᱠᱟᱫᱟᱭ ᱟᱫᱚ ᱱᱚᱣᱟ ᱥᱟᱱᱛᱟᱲᱤ ᱫᱤᱭᱮ ᱚᱱᱠᱟ ᱮᱦᱚᱵ ᱞᱮᱠᱷᱟᱱ ᱛᱟᱦᱚᱞᱮ ᱟᱵᱚᱨᱮᱱ ᱜᱤᱫᱽᱨᱟᱹ ᱟᱹᱰᱤ ᱜᱟᱱ ᱠᱚ ᱰᱟᱢᱟᱰᱳᱞᱚᱜᱼᱟ ᱪᱮᱫ ᱞᱮᱠᱟ ᱦᱩᱭᱩᱜ ᱠᱟᱱᱟ ᱢᱟᱱᱮ ᱯᱨᱟᱛᱷᱚᱢᱤᱠ ᱠᱷᱚᱱ ᱫᱚ ᱵᱟᱭ ᱮᱦᱚᱵ ᱞᱮᱫᱟᱭ ᱩᱪᱪᱚ ᱛᱷᱚᱨ ᱠᱷᱚᱱᱟᱜ ᱮᱦᱚᱵ ᱞᱮᱫᱟᱭ ᱡᱟᱦᱟᱸᱨᱮ ᱚᱱᱟᱨᱥ ᱠᱷᱚᱱᱟᱜ ᱮᱵᱚᱝ ᱵᱤᱭᱮ ᱯᱟᱥ ᱠᱷᱚᱱ ᱮᱦᱚᱵ ᱠᱮᱫᱟᱭ ᱟᱫᱚ ᱱᱚᱜᱼᱚ ᱱᱚᱰᱮ ᱠᱷᱚᱱ ᱫᱚ ᱟᱵᱚᱨᱮᱱ ᱜᱤᱫᱽᱨᱟᱹ ᱠᱚ ᱵᱟᱝ ᱜᱟᱱᱚᱜ ᱛᱮ ᱵᱟᱭ ᱦᱟᱛᱟᱣ ᱫᱟᱲᱮᱭᱟᱜ ᱠᱟᱱᱟᱭ ᱛᱟᱦᱞᱮ ᱦᱟᱛᱟᱣᱟᱹᱧ ᱦᱟᱛᱟᱣ ᱠᱟᱛᱮ ᱦᱚᱸᱠᱚ ᱰᱟᱢᱟᱰᱳᱞ ᱪᱟᱵᱟᱜ ᱠᱟᱱᱟ ᱴᱷᱤᱠ ᱥᱟᱺᱦᱤᱡ ᱟᱫᱚ ᱩᱱᱠᱩ ᱫᱚ ᱵᱷᱟᱜᱮ ᱴᱷᱤᱠ ᱵᱟᱠᱚ ᱥᱮᱬᱟ ᱫᱟᱲᱮᱭᱟᱜ ᱠᱟᱱᱟ ᱠᱟᱨᱚᱱ ᱫᱚ ᱦᱩᱭᱩᱜ ᱠᱟᱱᱟ ᱯᱨᱟᱛᱷᱚᱢᱤᱠ ᱠᱷᱚᱱ ᱵᱟᱭ ᱥᱮᱬᱟ ᱞᱮᱫᱟᱭ ᱟᱫᱚ ᱚᱱᱮ ᱪᱮᱛᱟᱱ ᱨᱮ ᱚᱸᱰᱮ ᱠᱷᱚᱱ ᱚᱛ ᱚᱠ ᱚᱝ ᱥᱮᱬᱟᱭᱮᱫᱟᱭ ᱟᱫᱚ ᱩᱱᱤ ᱛᱤᱱᱟᱹᱜ ᱴᱟᱭ ᱩᱱᱤ ᱫᱚ ᱯᱟᱹᱨᱩᱠᱷᱤᱭᱟᱹᱜ ᱟᱭ ᱢᱟᱱᱮ ᱵᱟᱝᱞᱟ ᱢᱤᱰᱤᱭᱟᱢ ᱨᱮ ᱱᱚᱝᱠᱟ ᱠᱚ ᱟᱵᱚ ᱠᱚ ᱱᱩᱭ ᱵᱟᱝᱞᱟ ᱥᱚᱨᱠᱟᱨ ᱡᱟᱦᱟᱸ ᱞᱮᱠᱟ ᱢᱟᱱᱮ ᱡᱟᱦᱟᱸ ᱞᱮᱠᱟ ᱜᱮ ᱚᱱᱠᱟ ᱜᱮ ᱟᱭᱟᱜ ᱤᱪᱪᱷᱟᱹ ᱢᱚᱛᱚᱱᱮ ᱠᱚᱨᱟᱣ ᱮᱫᱟ ᱠᱤᱱᱛᱩ ᱱᱚᱣᱟ ᱟᱵᱚ ᱥᱚᱝᱜᱚᱴᱷᱚᱱ ᱡᱟᱦᱟᱸ ᱠᱚ ᱢᱮᱱᱟᱜᱼᱟ ᱱᱩᱠᱩ ᱡᱩᱫᱤ ᱡᱩᱢᱤᱫ ᱠᱟᱛᱮ ᱵᱟᱠᱚ ᱞᱟᱹᱭᱟ ᱵᱟᱠᱷᱟᱡ ᱫᱚ ᱱᱚᱣᱟ ᱫᱚ ᱚᱱᱠᱟ ᱛᱮᱜᱮ ᱟᱵᱟᱨ ᱪᱟᱵᱟ ᱜᱚᱫ ᱠᱟᱜᱼᱟᱭ ᱢᱟᱱᱮ ᱪᱟᱵᱟ ᱞᱟᱹᱦᱩᱫ ᱪᱟᱵᱟᱭᱟᱭ ᱠᱷᱟᱱ ᱠᱟᱨᱚᱱ ᱟᱵᱚ ᱱᱚᱰᱮ ᱡᱚᱠᱷᱚᱱ ᱱᱚᱣᱟ ᱥᱚᱨᱠᱟᱨ ᱫᱩ ᱦᱟᱡᱟᱨ ᱮᱜᱟᱨᱚ ᱥᱟᱞᱨᱮ ᱱᱩᱭ ᱥᱚᱨᱠᱟᱨᱮ ᱦᱮᱡ ᱮᱱᱟᱭ ᱯᱚᱥᱪᱤᱢ ᱵᱚᱝᱜᱚ ᱥᱚᱨᱠᱟᱨ ᱛᱚᱠᱷᱚᱱᱮ ᱮᱦᱚᱵ ᱞᱮᱫᱟᱭ ᱞᱟᱹᱭ ᱞᱮᱫᱟᱭ ᱡᱮ ᱴᱮᱱ ᱯᱟᱨᱥᱮᱱ ᱡᱟᱦᱟᱸ ᱢᱮᱱᱟᱜ ᱠᱚᱣᱟ ᱚᱱᱟ ᱥᱠᱩᱞ ᱨᱮ ᱤᱧ ᱫᱩᱧ ᱪᱟᱹᱞᱩᱭᱟ ᱟᱫᱚ ᱚᱝᱜᱚᱱᱣᱟᱲᱤ ᱠᱷᱚᱱᱟᱜ ᱵᱟᱭ ᱪᱟᱹᱞᱩ ᱞᱮᱫᱟᱭ ᱦᱮᱸ ᱯᱨᱟᱛᱷᱚᱢᱤᱠ ᱠᱷᱚᱱᱟᱜ ᱳᱣᱟᱱ ᱠᱷᱚᱱᱟᱜ ᱵᱟᱭ ᱪᱟᱹᱞᱩ ᱞᱮᱫᱟᱭ ᱩᱱᱤ ᱫᱚ ᱦᱟᱱᱮ ᱵᱤᱭᱮ ᱠᱷᱚᱱᱟᱜ ᱪᱟᱹᱞᱩ ᱠᱮᱫᱟᱭ ᱟᱫᱚ ᱚᱸᱰᱮ ᱠᱷᱟᱱ ᱟᱵᱚᱨᱮᱱ ᱠᱚ ᱴᱮᱠᱮᱫᱚᱜ ᱠᱟᱱᱟ ᱢᱟᱱᱮ ᱱᱚᱝᱠᱟ

ᱡᱟᱦᱟᱸ ᱟᱵᱚ ᱟᱵᱚᱣᱟᱜ ᱵᱷᱟᱥᱟ ᱨᱮᱱᱟᱜ ᱡᱟᱦᱟᱸ ᱥᱤᱠᱠᱷᱟ ᱚᱱᱟ ᱟᱥᱚᱞ ᱥᱤᱠᱠᱷᱟ ᱫᱚ ᱱᱩᱠᱩ ᱢᱟᱪᱮᱫ ᱵᱟᱠᱚ ᱧᱟᱢ ᱮᱫᱟ ᱥᱩᱫᱷᱩ ᱞᱳᱵᱷᱤ ᱛᱮ ᱡᱮ ᱪᱟᱹᱠᱨᱤ ᱧᱟᱢᱟ ᱵᱟᱹᱵᱩ ᱤᱧᱟᱹᱜ ᱵᱷᱚᱵᱤᱥᱥᱚᱛ ᱤᱧᱟᱹᱜ ᱥᱚᱝᱥᱟᱨ ᱩᱡᱽᱡᱚᱞᱚᱜ ᱛᱤᱧᱟ ᱠᱤᱱᱛᱩ ᱟᱢᱟᱜ ᱥᱚᱢᱟᱡᱽ ᱨᱮᱱᱟᱜ ᱡᱟᱦᱟᱸ ᱵᱷᱟᱥᱟ ᱚᱱᱟ ᱵᱷᱟᱥᱟ ᱫᱚ ᱦᱟᱱᱛᱮ ᱱᱟᱛᱮ ᱪᱟᱵᱟᱜ ᱠᱟᱱᱟ ᱢᱟᱱᱮ ᱴᱷᱤᱠ ᱥᱟᱺᱦᱤᱡ ᱩᱱᱤ ᱫᱚ ᱵᱟᱭ ᱢᱟᱪᱮᱫ ᱫᱟᱲᱮᱭᱟᱜᱼᱟᱭ ᱤᱧ ᱫᱚ ᱦᱮᱸ ᱦᱤᱱᱫᱤ ᱛᱤᱧ ᱢᱟᱥᱴᱟᱨ ᱟᱠᱟᱱᱟ ᱟᱨ ᱦᱤᱱᱫᱤ ᱛᱤᱧ ᱵᱤᱭᱮᱰ ᱠᱟᱫᱟ ᱟᱫᱚ ᱚᱸᱰᱮ ᱥᱟᱱᱛᱟᱲ ᱛᱮ ᱪᱮᱫ ᱤᱧ ᱯᱟᱲᱦᱟᱣ ᱠᱚᱣᱟ ᱢᱟ ᱞᱟᱹᱭ ᱛᱟᱵᱚᱱ ᱯᱮ ᱥᱟᱱᱟᱢ ᱡᱟᱹᱛᱤ ᱵᱚᱭᱦᱟ ᱠᱚ ᱪᱮᱫ ᱠᱟᱹᱧ ᱯᱟᱲᱦᱟᱣ ᱠᱚᱣᱟ ᱛᱟᱦᱞᱮ ᱩᱱᱤ ᱫᱚ ᱤᱧ ᱢᱟ ᱚᱸᱰᱮ ᱫᱚ ᱨᱤᱰᱤᱝ ᱤᱧ ᱯᱟᱲᱦᱟᱣ ᱮᱫᱟ ᱢᱟᱱᱮ ᱚ ᱟ ᱥᱮᱬᱟ ᱠᱟᱛᱮ ᱨᱤᱰᱤᱝ ᱯᱟᱲᱦᱟᱣ ᱠᱟᱛᱮ ᱟᱵᱟᱨ ᱱᱩᱭ ᱫᱚ ᱟᱵᱟᱨ ᱪᱤᱠᱟᱹᱭᱮᱫᱟᱭ ᱴᱨᱟᱱᱥᱞᱮᱴ ᱮᱫᱟᱭ ᱡᱟᱦᱟᱸᱭ ᱡᱮ ᱪᱤᱠᱤ ᱛᱮ ᱵᱟᱠᱚ ᱯᱟᱲᱦᱟᱣ ᱫᱟᱲᱮᱭᱟᱜ ᱠᱟᱱᱟ ᱢᱟᱱᱮ ᱠᱚᱢ ᱴᱟᱭᱤᱢ ᱢᱚᱫᱽᱫᱷᱮ ᱨᱮ ᱩᱱᱠᱩ ᱫᱚ ᱵᱟᱝᱞᱟ ᱟᱠᱷᱚᱨ ᱛᱮᱠᱚ ᱢᱟᱱᱮ ᱮᱱᱥᱟᱨ ᱮᱢ ᱠᱟᱛᱮ ᱠᱚ ᱯᱟᱥ ᱠᱟᱛᱮ ᱠᱚ ᱦᱤᱡᱩᱜ ᱠᱟᱱᱟ ᱟᱫᱚ ᱩᱱᱤ ᱫᱚ ᱩᱱᱤ ᱢᱟᱪᱮᱫ ᱢᱟᱪᱮᱫ ᱫᱚ ᱡᱚᱠᱷᱚᱱ ᱢᱟᱪᱮᱫ ᱮ ᱵᱚᱦᱟᱞᱚᱜᱼᱟ ᱟᱫᱚ ᱩᱱᱤ ᱫᱚ ᱜᱤᱫᱽᱨᱟᱹ ᱜᱮ ᱚᱱᱠᱟ ᱜᱮ ᱯᱟᱲᱦᱟᱣ ᱠᱚᱣᱟᱭ ᱵᱟᱭ ᱯᱟᱲᱦᱟᱣ ᱫᱟᱲᱮ ᱟᱠᱚᱣᱟᱭ ᱟᱫᱚ ᱠᱷᱟᱱ ᱟᱵᱚᱣᱟᱜ ᱚᱱᱟ ᱡᱟᱦᱟᱸ ᱥᱤᱠᱠᱷᱟ ᱟᱵᱚᱣᱟᱜ ᱥᱮᱪᱮᱫ ᱱᱚᱣᱟ ᱫᱚ ᱟᱹᱰᱤᱴᱟᱝ ᱜᱮ ᱥᱚᱢᱚᱥᱥᱟ ᱨᱮ ᱢᱮᱱᱟᱜᱼᱟ